ᱧᱮᱞᱚᱜ ᱠᱟᱱᱟ ᱟᱵᱚ ᱡᱚᱛᱚ ᱦᱚᱲ ᱢᱚᱱ ᱨᱮ ᱵᱷᱟᱵᱽᱱᱟ ᱵᱷᱮᱜᱟᱨ ᱵᱷᱮᱜᱟᱨ ᱜᱮᱭᱟ ᱛᱚᱵᱮ ᱱᱚᱣᱟ ᱢᱚᱱ ᱨᱮᱭᱟᱜ ᱵᱷᱟᱵᱽᱱᱟ ᱵᱷᱟᱵᱽᱱᱟ ᱤᱫᱤ ᱠᱟᱛᱮ ᱜᱮ ᱟᱵᱚ ᱡᱚᱛᱚ ᱦᱚᱲ ᱢᱮᱱᱮ ᱟᱵᱚ ᱢᱟᱲᱟᱝ ᱥᱮᱫ ᱵᱚ ᱥᱮᱱᱚᱜᱼᱟ ᱟᱨ ᱠᱟᱹᱴᱤᱡ ᱵᱚ ᱰᱮᱵᱷᱞᱚᱯᱟ ᱟᱨ ᱠᱟᱹᱴᱤᱡ ᱤᱧ ᱠᱤᱥᱟᱹᱬᱚᱜᱼᱟ ᱟᱨ ᱠᱟᱹᱴᱤᱡ ᱤᱧ ᱪᱮᱫᱚᱜᱼᱟ ᱚᱱᱟ ᱤᱫᱤ ᱠᱟᱛᱮ ᱜᱮ ᱡᱚᱛᱚ ᱦᱚᱲᱟᱜ ᱢᱚᱱ ᱢᱮᱱᱟᱜᱼᱟ ᱤᱠᱷᱟᱹᱱ ᱧᱮᱞᱚᱜᱚᱜ ᱠᱟᱱᱟ ᱛᱤᱱᱟᱹᱜ ᱜᱟᱱ ᱦᱚᱲ ᱪᱚᱝ ᱢᱚᱱ ᱨᱮᱭᱟᱜ ᱵᱷᱟᱵᱽᱱᱟ ᱤᱫᱤ ᱠᱟᱛᱮ ᱢᱟᱲᱟᱝ ᱥᱮᱫ ᱵᱚ ᱥᱮᱱ ᱫᱟᱲᱮᱭᱟᱜ ᱠᱟᱱᱟ ᱟᱨ ᱛᱤᱱᱟᱹᱜ ᱦᱚᱲ ᱜᱟᱱ ᱪᱚᱝ ᱟᱠᱚᱣᱟᱜ ᱢᱚᱱ ᱨᱮᱭᱟᱜ ᱵᱷᱟᱵᱽᱱᱟ ᱤᱫᱤ ᱠᱟᱛᱮ ᱜᱮ ᱢᱟᱲᱟᱝ ᱥᱮᱫ ᱵᱟᱝ ᱥᱮᱱ ᱫᱟᱲᱮ ᱠᱟᱛᱮ ᱟᱨᱦᱚᱸ ᱛᱟᱹᱦᱩ ᱞᱟᱛᱟᱨ ᱥᱮᱫ ᱠᱚ ᱧᱩᱨᱩᱜ ᱠᱟᱱᱟ ᱱᱚᱣᱟ ᱫᱚ ᱪᱮᱫ ᱠᱷᱟᱹᱛᱤᱨ ᱦᱩᱭᱩᱜ ᱠᱟᱱᱟ ᱟᱠᱚᱣᱟᱜ ᱢᱚᱱᱨᱮ ᱪᱮᱫ ᱵᱷᱟᱵᱽᱱᱟ ᱦᱤᱡᱩᱜ ᱠᱟᱱᱟ ᱚᱱᱟ ᱠᱚ ᱤᱫᱤ ᱠᱟᱛᱮ ᱛᱮᱦᱮᱧᱟᱜ ᱜᱟᱞᱢᱟᱨᱟᱣ ᱢᱟ ᱛᱚᱵᱮ ᱱᱚᱣᱟ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱥᱟᱱᱟᱢ ᱠᱚᱜᱮ ᱥᱟᱹᱜᱩᱱ ᱫᱟᱨᱟᱢ ᱱᱚᱣᱟ ᱠᱚ ᱤᱫᱤ ᱠᱟᱛᱮ ᱜᱮ ᱛᱮᱦᱮᱧᱟᱜ ᱜᱟᱞᱢᱟᱨᱟᱣ ᱟᱵᱚᱣᱟᱜ ᱢᱚᱱ ᱨᱮᱭᱟᱜ ᱵᱷᱟᱵᱽᱱᱟ ᱟᱵᱚᱣᱟᱜ ᱡᱤᱵᱚᱱᱮ ᱵᱚᱫᱚᱞ ᱫᱟᱲᱮᱭᱟᱜᱼᱟ ᱪᱮᱠᱟᱛᱮ ᱵᱟᱝᱟ ᱟᱵᱚ ᱚᱠᱟ ᱞᱮᱠᱟ ᱵᱚ ᱵᱷᱟᱵᱽᱱᱟᱭᱟ ᱚᱠᱟ ᱞᱮᱠᱟ ᱵᱚ ᱩᱭᱦᱟᱹᱨᱟ ᱚᱠᱟ ᱞᱮᱠᱟ ᱵᱚ ᱢᱮᱱᱟ ᱚᱱᱟ ᱤᱫᱤ ᱠᱟᱛᱮ ᱜᱮ ᱟᱵᱚᱣᱟᱜ ᱪᱤᱱᱛᱟᱹ ᱫᱷᱟᱨᱟ ᱵᱚᱫᱚᱞ ᱤᱫᱤᱜᱼᱟ ᱪᱤᱱᱛᱟᱹ ᱫᱷᱟᱨᱟ ᱵᱚᱫᱚᱞ ᱞᱮᱱ ᱱᱟᱝ ᱟᱵᱚᱣᱟᱜ ᱡᱤᱵᱚᱱ ᱵᱚᱫᱚᱞᱚᱜᱼᱟ ᱪᱤᱠᱟᱛᱮ ᱟᱵᱚ ᱡᱟᱹᱛᱤ ᱨᱤᱱ ᱥᱟᱱᱟᱢ ᱦᱚᱲ ᱠᱚᱜᱮᱧ ᱟᱸᱡᱚᱢ ᱟᱠᱟᱫ ᱠᱚᱣᱟ ᱴᱚᱞᱟ ᱯᱟᱲᱟ ᱨᱮ ᱟᱞᱮᱭᱟᱜ ᱫᱚ ᱪᱮᱫ ᱦᱚᱸ ᱵᱟᱹᱱᱩᱜᱼᱟ ᱤᱧ ᱫᱚ ᱪᱮᱫ ᱦᱚᱸ ᱵᱟᱹᱧ ᱫᱟᱲᱮᱭᱟᱜᱼᱟ ᱱᱚᱣᱟ ᱠᱚ ᱤᱫᱤ ᱠᱟᱛᱮ ᱜᱮ ᱛᱮᱦᱮᱧ ᱱᱩᱱᱟᱹᱜ ᱞᱟᱛᱟᱨ ᱨᱮ ᱢᱮᱱᱟᱜ ᱵᱚᱱᱟ ᱟᱵᱚᱣᱟᱜ ᱵᱷᱟᱵᱽᱱᱟ ᱟᱵᱚᱣᱟᱜ ᱪᱤᱱᱛᱟᱹ ᱫᱷᱟᱨᱟ ᱛᱮᱦᱮᱧ ᱟᱵᱚ ᱦᱩᱰᱤᱧᱮ ᱵᱮᱱᱟᱣ ᱟᱠᱟᱫ ᱵᱚᱱᱟ ᱛᱮᱦᱮᱧ ᱟᱵᱚ ᱨᱮᱸᱜᱮᱡ ᱮ ᱵᱮᱱᱟᱣ ᱟᱠᱟᱫ ᱵᱚᱱᱟ ᱟᱵᱚᱣᱟᱜ ᱩᱭᱦᱟᱹᱨ ᱛᱟᱦᱮᱱ ᱫᱚᱨᱠᱟᱨ ᱤᱧ ᱡᱚᱛᱚᱣᱟᱜ ᱤᱧ ᱫᱟᱲᱮᱭᱟᱜᱼᱟ ᱤᱧ ᱢᱟᱲᱟᱝ ᱥᱮᱫ ᱤᱧ ᱥᱮᱱ ᱫᱟᱲᱮᱭᱟᱜᱼᱟ ᱡᱩᱫᱤ ᱢᱤᱫ ᱦᱚᱲ ᱫᱟᱲᱮᱭᱟᱜ ᱠᱟᱱᱟᱭ ᱤᱧ ᱪᱮᱠᱟᱛᱮ ᱵᱟᱹᱧ ᱫᱟᱲᱮᱭᱟᱜᱼᱟ ᱤᱧ ᱦᱚᱧ ᱫᱟᱲᱮᱭᱟᱜᱼᱟ ᱱᱚᱜᱼᱚ ᱱᱚᱣᱟ ᱜᱮ ᱢᱚᱱ ᱨᱮᱭᱟᱜ ᱪᱤᱱᱛᱟ ᱫᱷᱟᱨᱟ ᱢᱟᱱᱚᱥᱤᱠᱚᱛᱟᱨ ᱚᱵᱷᱟᱵᱽ ᱤᱫᱤ ᱠᱟᱛᱮ ᱜᱮ ᱛᱮᱦᱮᱧ ᱟᱵᱚ ᱢᱟᱲᱟᱝ ᱥᱮᱫ ᱥᱮᱱᱚᱜ ᱨᱮᱭᱟᱜ ᱵᱟᱫᱷᱟ ᱥᱨᱤᱥᱴᱤᱜ ᱠᱟᱱᱟ ᱛᱚᱵᱮ ᱦᱚᱲ ᱧᱮᱞ ᱠᱟᱛᱮ ᱟᱵᱚ ᱩᱛᱥᱟᱦᱤᱛᱚᱜ ᱢᱟᱵᱚ ᱦᱚᱲ ᱧᱮᱞ ᱠᱟᱛᱮ ᱟᱵᱚ ᱟᱡᱟᱜ ᱠᱟᱹᱢᱤ ᱯᱨᱚᱛᱤ ᱟᱜᱽᱨᱚᱦᱚ ᱵᱚ ᱥᱨᱤᱥᱴᱤ ᱢᱟ ᱟᱡᱟᱜ ᱠᱟᱹᱢᱤ ᱨᱮ ᱟᱵᱚ ᱵᱟᱝ ᱦᱤᱥᱟᱹ ᱠᱟᱛᱮ ᱟᱡ ᱚᱠᱟ ᱞᱮᱠᱟᱭ ᱠᱟᱹᱢᱤᱭᱮᱜᱼᱟ ᱪᱮᱫ ᱞᱮᱠᱟᱨᱮ ᱠᱟᱹᱢᱤ ᱫᱟᱲᱮᱭᱟᱜ ᱠᱟᱱᱟᱭ ᱚᱱ ᱚᱱᱟ ᱡᱤᱱᱤᱥ ᱜᱮ ᱟᱵᱚ ᱟᱡ ᱴᱷᱮᱱ ᱠᱷᱚᱱ ᱥᱤᱠᱷᱱᱟᱹᱛᱚᱜ ᱫᱚᱨᱠᱟᱨᱚᱜ ᱠᱟᱱᱟ ᱟᱵᱚ ᱟᱡ ᱴᱷᱮᱱ ᱠᱚ ᱥᱤᱠᱷᱱᱟᱹᱛ ᱞᱮᱱᱠᱷᱟᱱ ᱟᱵᱚ ᱦᱚᱸ ᱚᱱᱠᱟ ᱫᱟᱲᱮᱭᱟᱜ ᱟᱵᱚ ᱤᱠᱷᱟᱹᱱ ᱧᱮᱞᱚᱜ ᱠᱟᱱᱟ ᱟᱵᱚ ᱥᱟᱱᱟᱢ ᱟᱹᱫᱤᱵᱟᱹᱥᱤ ᱦᱚᱯᱚᱱ ᱠᱚ ᱟᱵᱚ ᱞᱮᱠᱟᱱ ᱦᱚᱲ ᱠᱚ ᱟᱡ ᱴᱷᱮᱱ ᱠᱷᱚᱱ ᱵᱟᱝ ᱪᱮᱫ ᱠᱟᱛᱮ ᱟᱵᱚ ᱩᱞᱴᱟᱹ ᱵᱚ ᱦᱤᱸᱥᱟᱹᱜ ᱠᱟᱱᱟ ᱦᱤᱥᱟᱹᱜ ᱠᱟᱱ ᱠᱷᱟᱹᱛᱤᱨ ᱟᱵᱚᱣᱟᱜ ᱢᱚᱱ ᱨᱮ ᱪᱮᱫᱚᱜ ᱞᱟᱹᱜᱤᱫ ᱵᱷᱟᱵᱽᱱᱟ ᱵᱟᱭ ᱦᱮᱡ ᱫᱟᱲᱮ ᱜᱚᱜ ᱠᱟᱱᱟ ᱛᱚᱵᱮ ᱱᱚᱜᱼᱚ ᱱᱚᱣᱟ ᱦᱤᱱᱚ ᱢᱟᱱᱚᱥᱤᱠᱚᱛᱟ ᱜᱮ ᱛᱮᱦᱮᱧ ᱟᱵᱚ ᱞᱟᱛᱟᱨ ᱥᱮᱫ ᱞᱟᱛᱟᱨ ᱚᱪᱚ ᱟᱠᱟᱫ ᱵᱚᱱᱟ ᱟᱵᱚ ᱯᱨᱚᱛᱮᱠ ᱠᱷᱮᱛᱨᱮ ᱨᱮᱜᱮ ᱱᱤᱡᱮ ᱱᱤᱡᱮᱨᱟᱜ ᱠᱟᱹᱢᱤ ᱞᱟᱹᱜᱤᱫ ᱟᱵᱚ ᱧᱩᱛᱩᱢ ᱫᱚᱦᱚ ᱨᱮᱭᱟᱜ ᱢᱮᱱᱟᱜᱼᱟ ᱪᱟᱸᱫᱚ ᱵᱚᱸᱜᱟ ᱫᱚ ᱡᱚᱛᱚ ᱦᱚᱲᱤᱡ ᱠᱟᱱ ᱜᱮᱭᱟᱭ ᱵᱟᱰᱟᱭ ᱠᱟᱱ ᱜᱮᱭᱟ ᱵᱚ ᱤᱠᱷᱟᱹᱱ ᱟᱵᱚᱣᱟᱜ ᱦᱤᱱᱟᱹ ᱢᱟᱱᱚᱥᱤᱠᱚᱛᱟ ᱟᱵᱚᱣᱟᱜ ᱪᱤᱱᱛᱟᱹ ᱫᱷᱟᱨᱟ ᱵᱟᱝ ᱵᱚᱫᱚᱞ ᱨᱮᱭᱟᱜ ᱠᱟᱨᱚᱱ ᱡᱚᱜᱩ ᱛᱮᱦᱮᱧ ᱟᱵᱚᱣᱟᱜ ᱡᱤᱵᱚᱱ ᱵᱟᱭ ᱵᱚᱫᱚᱞ ᱫᱟᱲᱮᱜᱚᱜ ᱠᱟᱱᱟ ᱛᱚᱵᱮ ᱱᱚᱣᱟ ᱠᱚ ᱤᱫᱤ ᱠᱟᱛᱮ ᱜᱮ ᱟᱯᱱᱟᱨ ᱪᱮᱫᱚᱜ ᱨᱮᱭᱟᱜ ᱨᱮᱸᱜᱮᱡ ᱪᱮᱫᱚᱜ ᱨᱮᱭᱟᱜ ᱤᱪᱪᱷᱟ ᱜᱮ ᱟᱵᱚ ᱢᱟᱲᱟᱝ ᱥᱮᱫ ᱥᱮᱱᱚᱜ ᱨᱮᱭᱟᱜ ᱮ ᱜᱚᱲᱚ ᱟᱵᱚᱱᱟ ᱤᱠᱷᱟᱹᱱ ᱟᱵᱚᱣᱟᱜ ᱦᱤᱥᱠᱟᱹ ᱢᱚᱱ ᱵᱷᱟᱵᱽ ᱵᱟᱹᱧ ᱫᱟᱲᱮᱭᱟᱜ ᱨᱮᱭᱟᱜ ᱢᱚᱱ ᱨᱮᱭᱟᱜ ᱵᱷᱟᱵᱽᱱᱟ ᱜᱮ ᱛᱮᱦᱮᱧ ᱟᱵᱚ ᱯᱟᱹᱪᱷᱞᱟᱹ ᱥᱮᱫ ᱚᱨ ᱤᱫᱤᱭᱮᱫ ᱵᱚᱱᱟ ᱛᱚᱵᱮ ᱡᱚᱛᱚ ᱦᱚᱲ ᱟᱹᱞᱤᱧ ᱯᱟᱥᱴᱟ ᱠᱷᱚᱱ ᱱᱮᱦᱚᱨ ᱟᱵᱚ ᱦᱚᱲ ᱧᱮᱞ ᱠᱟᱛᱮ ᱦᱚᱲᱟᱜ ᱠᱟᱹᱢᱤ ᱧᱮᱞ ᱠᱟᱛᱮ ᱟᱵᱚ ᱩᱛᱥᱟᱦᱤᱛᱚᱜ ᱢᱟᱵᱚ ᱟᱨ ᱪᱮᱫᱚᱜ ᱞᱟᱹᱜᱤᱫ ᱵᱚ ᱟᱡ ᱴᱷᱮᱱ ᱠᱷᱚᱱ ᱯᱨᱮᱨᱚᱱᱟ ᱵᱚ ᱦᱟᱛᱟᱣ ᱢᱟ ᱮᱱᱠᱷᱟᱱ ᱟᱵᱚ ᱟᱨ ᱢᱤᱫ ᱫᱤᱱ ᱫᱟᱲᱮᱭᱟᱜ ᱨᱮᱭᱟᱜ ᱢᱚᱱᱳᱵᱨᱩᱛᱤ ᱟᱵᱚ ᱢᱚᱱ ᱨᱮᱵᱚ ᱟᱹᱜᱩᱭ ᱢᱟ ᱮᱱᱠᱷᱟᱱ ᱫᱚ ᱟᱵᱚ ᱱᱤᱦᱟᱹᱛ ᱢᱤᱫ ᱫᱤᱱ ᱵᱟᱝ ᱢᱤᱫ ᱫᱤᱱ ᱫᱟᱲᱮᱭᱟᱜᱼᱟ ᱵᱚ ᱢᱟ ᱛᱚᱵᱮ ᱛᱮᱦᱮᱧ ᱫᱚ ᱤᱱᱟᱹᱜ ᱜᱮ ᱟᱹᱞᱤᱧᱟᱜ ᱪᱮᱱᱮᱞ ᱛᱟᱞᱟᱛᱮ ᱡᱟᱦᱟᱱᱟᱜ ᱥᱤᱠᱷᱱᱟᱹᱛ ᱵᱚ ᱵᱟᱲᱟᱭ ᱠᱮᱜᱼᱟ ᱚᱱᱟ ᱠᱚ ᱠᱟᱹᱴᱤᱡ ᱠᱚᱢᱮᱱᱴ ᱛᱟᱞᱟ ᱛᱮᱯᱮ ᱞᱟᱹᱭ ᱠᱷᱟᱱ ᱟᱹᱰᱤ ᱵᱷᱟᱹᱜᱤ ᱠᱟᱛᱷᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ